ᱡᱚᱦᱟᱨ ᱜᱮ ᱜᱟᱛᱮ ᱠᱚ ᱡᱚᱛᱚ ᱠᱚ ᱤᱧ ᱛᱚᱨᱚᱯ ᱠᱷᱚᱱ ᱦᱚᱞᱟ ᱢᱟᱫᱷᱮᱨ ᱟᱵᱚ ᱦᱳᱣᱟᱴᱥᱟᱯ ᱨᱮ ᱢᱤᱫᱴᱮᱱ ᱵᱷᱤᱰᱤᱭᱳ ᱵᱷᱤᱰᱤᱭᱳ ᱵᱷᱟᱭᱨᱟᱞᱚᱜ ᱠᱟᱱᱟ ᱡᱚ ᱢᱮᱱᱟᱜᱼᱟ ᱵᱟᱱᱟᱨ ᱡᱩᱨᱤ ᱯᱟᱹᱨᱤᱭᱟᱜ ᱜᱮ ᱱᱟᱣᱟ ᱱᱟᱣᱟ ᱜᱮ ᱟᱡ ᱜᱮ ᱢᱮᱱ ᱠᱟᱱᱟ ᱱᱟᱣᱟ ᱱᱟᱣᱟ ᱜᱮ ᱵᱟᱹᱦᱩ ᱡᱚᱝ ᱵᱟᱹᱦᱩ ᱠᱟᱣᱱᱟᱭ ᱛᱚ ᱩᱱᱤ ᱫᱚ ᱢᱤᱞ ᱛᱮᱭ ᱠᱚᱞ ᱠᱟᱫᱮᱭᱟ ᱟᱡ ᱫᱚ ᱜᱟᱹᱭ ᱠᱷᱩᱱᱴᱟᱹᱣ ᱪᱟᱞᱟᱣ ᱞᱮᱱᱟ ᱥᱮ ᱚᱠᱟ ᱥᱮᱫ ᱪᱟᱞᱟᱣ ᱞᱮᱱᱟ ᱟᱫᱚ ᱚᱱᱛᱮ ᱨᱮᱜᱮ ᱡᱟᱹᱱᱤᱡ ᱮᱴᱟᱜ ᱠᱚᱲᱟ ᱥᱚᱸᱜᱮ ᱟᱭᱳ ᱦᱚᱲ ᱫᱚᱭ ᱧᱟᱢ ᱧᱟᱢ ᱠᱮᱫᱮᱭᱟ ᱟᱨ ᱵᱷᱤᱰᱤᱭᱳ ᱯᱮ ᱧᱮᱞ ᱫᱟᱲᱮ ᱧᱮᱞ ᱯᱮ ᱱᱟᱥᱮᱭᱟᱜ ᱛᱚᱵᱮ ᱦᱟᱸᱜ ᱠᱟᱛᱷᱟ ᱞᱟᱦᱟ ᱵᱚᱱ ᱤᱫᱤᱭᱟ ᱫᱮᱞᱟ ᱫᱮᱞᱟ ᱫᱮᱞᱟ ᱚᱠᱚᱭᱴᱟᱢ ᱫᱟᱹᱲ ᱪᱩ ᱠᱮᱫᱮᱭᱟ ᱞᱟᱹᱭ ᱟᱠᱚ ᱢᱮ ᱚᱸᱰᱮ ᱟᱨ ᱢᱟᱹᱭ ᱢᱮᱱᱟᱜᱼᱟ ᱥᱟᱹᱵᱩᱛ ᱪᱮ ᱵᱚᱭ ᱵᱟᱭ ᱛᱟᱦᱮᱸ ᱠᱟᱱᱟ ᱤᱭᱟᱹ ᱴᱟᱭᱤᱢ ᱞᱟᱹᱜᱤᱫ ᱫᱟᱹᱲ ᱫᱤᱫᱟ ᱟᱯᱮ ᱱᱟᱢ ᱮᱲᱟ ᱫᱚᱜᱲᱟ ᱯᱟᱴᱩᱣᱟ ᱜᱚᱴᱟ ᱚᱸᱰᱮ ᱞᱟᱹᱜᱤᱫ ᱢᱤᱞ ᱴᱟᱭᱤᱢ ᱠᱚᱞ ᱠᱟᱛᱤᱧᱟ ᱢᱤᱞ ᱴᱟᱭᱤᱢ ᱡᱤᱛᱤᱭᱟ ᱢᱮᱠᱟ ᱥᱤᱪᱟ ᱥᱤᱭᱟ ᱞᱮᱠᱟ ᱢᱤᱠᱚ ᱫᱟ ᱮᱲᱟ ᱥᱩᱣᱟᱨ ᱠᱟᱱᱟ ᱫᱟᱞ ᱮ ᱢᱮᱛᱟ ᱫᱟᱞ ᱦᱚᱸ ᱫᱟᱭᱟ ᱜᱮ ᱢᱤᱠᱚ ᱫᱟ ᱮᱲᱟ ᱥᱩᱣᱟᱨ ᱠᱟᱱᱟ ᱱᱤᱛᱚᱜ ᱢᱚᱡᱽ ᱜᱮ ᱛᱤᱱᱟᱹᱜ ᱫᱟᱭᱟᱣᱟᱱ ᱠᱟᱱᱟ ᱩᱱᱟᱹᱜ ᱜᱮ ᱵᱟᱦᱠᱟᱣ ᱪᱟᱞᱟᱣ ᱠᱟᱱᱟ ᱤᱧ ᱫᱚ ᱵᱟᱝ ᱦᱩᱱᱟ ᱪᱮ ᱱᱚᱛᱮ ᱠᱚ ᱢᱮ ᱫᱮᱞᱟ ᱚᱲᱟᱜ ᱛᱮᱜᱮ ᱛᱷᱚᱨᱚᱢ ᱪᱟᱞᱟᱜᱼᱟ ᱫᱮᱞᱟᱧ ᱵᱷᱤᱰᱤᱭᱳ ᱤᱫᱤ ᱢᱮ ᱦᱤᱡᱩᱜ ᱢᱮ ᱮᱵᱮ ᱴᱤᱠᱟ ᱤᱫᱤᱭᱟᱢ ᱞᱟ ᱚᱲᱟᱜ ᱱᱤᱝᱠᱟ ᱱᱟᱹᱭᱦᱟᱹᱨ ᱛᱤᱧ ᱫᱮᱭᱟ ᱮᱲᱮ ᱵᱤᱫᱷᱩ ᱪᱮ ᱤᱧ ᱵᱟᱹᱧ ᱱᱟᱹᱭ ᱟᱢᱟᱜ ᱠᱟᱛᱷᱟ ᱛᱮ ᱚᱱᱠᱟ ᱮᱲᱮ ᱵᱟᱝ ᱵᱟᱞᱟ ᱠᱟᱱᱟᱭᱮᱢ ᱪᱮ ᱵᱟᱝ ᱭᱟ ᱪᱮᱫ ᱵᱟᱝ ᱤᱧ ᱵᱟᱹᱦᱩᱭᱟ ᱚᱱᱮ ᱚᱱᱠᱟᱭᱟ ᱦᱟᱨᱮ ᱥᱟᱞᱟ ᱱᱟᱣᱟ ᱱᱟᱣᱟ ᱨᱮᱜᱮ ᱦᱟᱹ ᱵᱩᱰᱞᱟ ᱚᱲᱟᱱ ᱵᱟᱹᱦᱩ ᱠᱩᱲᱤ ᱜᱮᱭᱟ ᱟᱨ ᱵᱟᱹᱱᱩᱜ ᱠᱚᱣᱟ ᱵᱮᱱᱟᱣᱮᱫ ᱢᱮᱭᱟ ᱦᱟᱸᱜ ᱮᱲᱮ ᱵᱟᱝ ᱞᱮᱠᱷᱟ ᱜᱮ ᱪᱟᱵᱟᱭᱱᱟ ᱦᱮᱸ ᱫᱮᱞᱟ ᱮᱲᱮ ᱵᱟᱭ ᱛᱟᱦᱮᱸ ᱠᱟᱱᱟ ᱵᱟᱭ ᱛᱟᱦᱮᱸ ᱠᱟᱱᱟ

ᱪᱮᱫ ᱱᱤᱭᱟᱹ ᱠᱚ ᱠᱟᱛᱷᱟ ᱥᱟᱹᱦᱤ ᱠᱟᱱ ᱜᱮᱭᱟ ᱩᱱᱤ ᱵᱟᱹᱦᱩ ᱠᱩᱲᱤ ᱢᱟᱭ ᱜᱟᱹᱲᱤᱡ ᱵᱟᱹᱲᱤᱡ ᱠᱮᱫ ᱯᱩᱨᱟᱹ ᱵᱟᱹᱲᱤᱡ ᱠᱮᱫ ᱟᱨᱮ ᱵᱟᱹᱲᱤᱡ ᱠᱮᱫᱟᱭ ᱱᱩᱭ ᱵᱟᱹᱦᱩ ᱠᱩᱲᱤ ᱟᱢ ᱵᱟᱹᱦᱩᱭ ᱵᱟᱹᱲᱤᱡ ᱠᱮᱫᱟ ᱴᱷᱤᱠ ᱜᱮᱭᱟ ᱛᱚ ᱟᱢ ᱟᱛᱳ ᱢᱟᱺᱡᱷᱤ ᱦᱟᱲᱟᱢ ᱢᱟᱺᱡᱷᱤ ᱢᱟᱺᱡᱷᱤ ᱯᱟᱨᱟᱱᱤᱠ ᱡᱟᱢᱟ ᱠᱚᱢᱮ ᱟᱨ ᱵᱤᱪᱟᱹᱨ ᱫᱚᱦᱚᱭᱮᱢ ᱵᱤᱪᱟᱹᱨ ᱨᱮ ᱫᱚᱦᱚᱭᱮᱢ ᱤᱧ ᱵᱟᱹᱧ ᱫᱚᱦᱚᱭᱮᱭᱟ ᱥᱤᱫᱷᱟᱹ ᱰᱟᱭᱨᱮᱠᱴ ᱟᱨ ᱟᱢ ᱫᱚ ᱵᱚᱭᱦᱟ ᱪᱮᱫᱟᱜ ᱵᱷᱤᱰᱤᱭᱳᱢ ᱵᱮᱱᱟᱣ ᱠᱮᱫ ᱛᱟᱭᱟ ᱩᱱᱤᱭᱟᱜ ᱪᱮᱫ ᱱᱤᱝᱠᱟᱛᱮ ᱥᱩᱫᱷᱟᱹᱨᱚᱜ ᱟᱠᱚ ᱱᱩᱠᱩ ᱟᱭᱳ ᱦᱚᱲ ᱫᱚ ᱩᱥᱟᱹᱨᱟ ᱛᱮ ᱵᱟᱠᱚ ᱥᱩᱫᱷᱟᱹᱨᱚᱜᱼᱟ ᱟᱨ ᱱᱤᱭᱟᱹ ᱟᱢᱟᱜ ᱤᱭᱟᱹ ᱟᱢᱟᱜ ᱤᱡᱽᱡᱚᱛ ᱥᱮ ᱩᱱᱤᱭᱟᱜ ᱤᱡᱽᱡᱚᱛ ᱢᱤᱫᱴᱮᱱ ᱢᱚᱡᱽ ᱛᱮ ᱡᱟᱹᱱᱤᱡ ᱵᱟᱹᱦᱩ ᱮᱱᱛᱮ ᱵᱟᱯᱞᱟ ᱟᱹᱜᱩ ᱠᱟᱫᱮᱭᱟᱢ ᱥᱮᱢ ᱪᱤᱠᱟᱣ ᱠᱟᱫᱮᱭᱟ ᱚᱱᱟ ᱫᱚ ᱟᱢ ᱵᱟᱲᱟᱭᱟ ᱞᱮᱠᱤᱱ ᱩᱱᱤ ᱟᱢᱟᱜ ᱩᱱᱤ ᱵᱟᱹᱲᱤᱡ ᱠᱮᱫᱟ ᱯᱩᱨᱟᱹ ᱞᱮᱠᱤᱱ ᱟᱢ ᱚᱱᱟ ᱠᱷᱚᱱ ᱡᱟᱫᱟᱢ ᱵᱟᱹᱲᱤᱡ ᱠᱮᱫᱟ ᱪᱮᱫ ᱵᱷᱤᱰᱤᱭᱳ ᱵᱮᱱᱟᱣ ᱠᱟᱛᱮ ᱵᱚᱞᱮ ᱟᱢ ᱵᱟᱹᱦᱩᱣᱟᱜ ᱵᱷᱤᱰᱤᱭᱳ ᱜᱮ ᱯᱩᱨᱟᱹ ᱦᱚᱲᱮᱢ ᱞᱟᱹᱭ ᱟᱠᱚ ᱠᱟᱱᱟ ᱱᱤᱭᱟᱹ ᱜᱤᱧ ᱢᱮᱱᱟ ᱵᱚᱭᱦᱟ ᱤᱧ ᱫᱚ ᱵᱚᱞᱮ ᱟᱢ ᱫᱚ ᱢᱟᱹᱡᱷᱤ ᱯᱟᱨᱟᱱᱤᱠ ᱮᱢ ᱡᱟᱢᱟ ᱠᱟᱠᱚ ᱠᱮᱭᱟ ᱟᱨ ᱩᱱᱤᱢ ᱮᱢ ᱩᱰᱩᱠ ᱠᱟᱭ ᱠᱮᱭᱟ ᱵᱟᱹᱧ ᱫᱚᱦᱚᱭᱮᱭᱟ ᱤᱧ ᱫᱚ ᱱᱤᱝᱠᱟ ᱱᱤᱝᱠᱟᱭ ᱠᱟᱹᱢᱤᱭᱮᱫᱟ ᱤᱧᱟᱹᱜ ᱚᱲᱟᱜ ᱨᱮ ᱱᱟᱥᱮᱭᱟᱜ ᱜᱩᱱᱟᱹᱱᱚᱜ ᱛᱟᱵᱚᱱ ᱯᱮ ᱱᱟᱥᱮᱭᱟᱜ ᱦᱩᱫᱤᱥᱚᱜ ᱛᱟᱵᱚᱱ ᱯᱮ ᱟᱵᱚ ᱠᱚᱨᱮᱱ ᱵᱟᱹᱦᱩ ᱵᱤᱴᱤ ᱢᱟᱠᱚ ᱵᱟᱹᱲᱤᱡ ᱮᱫᱟ ᱞᱮᱠᱤᱱ ᱟᱵᱚ ᱦᱚᱸ ᱫᱤᱢᱟᱜᱽ ᱵᱟᱝ ᱫᱚ ᱵᱟᱝ ᱛᱟᱦᱮᱱ ᱠᱟᱱ ᱛᱟᱵᱚᱱ ᱪᱮᱫ ᱱᱤᱛᱚᱜ ᱚᱱᱰᱨᱚᱭᱮᱰ ᱯᱷᱳᱱ ᱥᱟᱵ ᱠᱟᱛᱮ ᱵᱚᱞᱮ ᱟᱹᱰᱤ ᱢᱟᱨᱟᱝ ᱦᱚᱲ ᱯᱮ ᱵᱮᱱᱟᱜ ᱠᱟᱱᱟ ᱵᱚᱱ ᱵᱚᱞᱮ ᱟᱹᱣᱲᱤ ᱵᱷᱤᱰᱤᱭᱳ ᱫᱚ ᱟᱞᱚᱯᱮ ᱵᱷᱟᱭᱨᱟᱞᱟ ᱦᱚᱞᱟ ᱢᱟᱫᱷᱮᱨ ᱵᱤᱦᱟᱨ ᱨᱮ ᱢᱤᱫᱴᱮᱱ ᱚᱱᱠᱟ ᱞᱟᱦᱟ ᱛᱮᱫᱚ ᱮᱱᱛᱮᱫ ᱢᱤᱫᱴᱮᱱ ᱠᱩᱲᱤ ᱠᱚᱲᱟ ᱠᱚ ᱥᱟᱵ ᱞᱮᱫ ᱠᱤᱱᱟ ᱩᱱᱠᱩ ᱠᱤᱪᱨᱤᱡ ᱠᱚ ᱵᱮᱫᱮᱠᱷᱚᱞ ᱞᱮᱫ ᱠᱤᱱᱟ ᱱᱤᱛᱚᱜ ᱩᱱᱠᱩ ᱚᱱᱟ ᱟᱛᱳ ᱨᱮᱱ ᱠᱚᱲᱟ ᱯᱩᱨᱟᱹ ᱱᱤᱛᱚᱜ ᱯᱟᱸᱪ ᱪᱷᱚᱴᱤ ᱠᱚᱲᱟ ᱚᱱᱟ ᱡᱮᱦᱮᱞ ᱨᱮ ᱢᱮᱱᱟᱜ ᱠᱚᱣᱟ ᱩᱱᱠᱩ ᱱᱤᱭᱟᱹ ᱵᱷᱤᱰᱤᱭᱳ ᱵᱮᱱᱟᱣ ᱫᱚ ᱵᱚᱭᱦᱟ ᱟᱹᱰᱤ ᱵᱟᱹᱲᱤᱡ ᱪᱤᱡᱽ ᱠᱟᱱᱟ ᱵᱷᱤᱰᱤᱭᱳ ᱚᱱᱠᱟᱱᱟᱜ ᱵᱷᱤᱰᱤᱭᱳ ᱵᱮᱱᱟᱣ ᱯᱮ ᱡᱮ ᱵᱚᱞᱮ ᱥᱚᱢᱟᱡᱽ ᱦᱚᱸ ᱥᱟᱹᱦᱤ ᱨᱟᱥᱛᱟ ᱨᱮ ᱪᱟᱞᱟᱜ ᱱᱤᱭᱟᱹ ᱢᱟ ᱟᱨ ᱛᱮᱯᱮ ᱵᱟᱹᱲᱤᱡ ᱤᱫᱤᱭᱮᱫ ᱠᱟᱱ ᱛᱟᱵᱚᱱ ᱟᱨ ᱛᱮᱯᱮ ᱪᱮᱫ ᱵᱟᱝ ᱤᱧ ᱢᱮᱱ ᱟᱨ ᱛᱮ ᱵᱟᱹᱲᱤᱡ ᱪᱟᱞᱟᱜ ᱠᱟᱱᱟ ᱡᱟᱦᱟᱱᱟᱜ ᱠᱟᱹᱢᱤ ᱡᱚᱠᱷᱮᱡ ᱵᱟᱝ ᱱᱟᱥᱮ ᱜᱩᱱᱟᱹᱣ ᱛᱟᱵᱚᱱ ᱯᱮ ᱱᱟᱥᱮ ᱥᱩᱪᱟᱹᱣ ᱛᱟᱵᱚᱱ ᱯᱮ ᱡᱟᱦᱟᱱᱟᱜ ᱠᱟᱹᱢᱤ ᱦᱮᱸ ᱮᱸᱫᱽᱨᱮ ᱮᱸᱫᱽᱨᱮ ᱠᱟᱹᱢᱤ ᱦᱩᱭᱩᱜ ᱠᱟᱱᱟ ᱞᱮᱠᱤᱱ ᱴᱷᱟᱱᱰᱮ ᱫᱤᱢᱟᱜᱽ ᱛᱮ ᱮᱸᱫᱽᱨᱮ ᱦᱚᱸ ᱮᱸᱫᱽᱨᱮ ᱦᱚᱸ ᱚᱱᱠᱟᱱ ᱪᱤᱡᱽ ᱠᱟᱱᱟ ᱡᱮ ᱵᱚᱞᱮ ᱚᱠᱚᱭ ᱦᱚᱸᱠᱚ ᱞᱟᱹᱴᱩ ᱠᱟᱹᱴᱤᱡ ᱵᱟᱠᱚ ᱧᱮᱞᱮᱫ ᱠᱚᱣᱟ ᱪᱮᱫ ᱠᱟᱱᱟ ᱵᱟᱝ ᱠᱟᱱᱟ ᱥᱳᱡᱽ ᱜᱩᱱᱟᱹᱱ ᱵᱟᱝ ᱦᱤᱡᱩᱜ ᱠᱟᱱᱟ ᱵᱟᱰᱟᱭ ᱜᱤᱭᱟᱹᱧ ᱞᱮᱠᱤᱱ ᱮᱱᱦᱚᱸ ᱜᱩᱱᱟᱹᱱ ᱵᱟᱲᱟ ᱦᱚᱲ ᱠᱟᱱᱟ ᱵᱩᱡᱷᱟᱹᱣ ᱵᱟᱲᱟ ᱦᱚᱲ ᱠᱟᱱᱟ ᱵᱚᱱ ᱵᱚᱞᱮ ᱡᱟᱹᱨᱩᱲ ᱡᱟᱦᱟᱱᱟᱜ ᱠᱟᱹᱢᱤ ᱠᱷᱚᱱ ᱞᱟᱦᱟᱨᱮ ᱱᱟᱥᱮᱭᱟᱜ ᱜᱩᱱᱟᱹᱱᱚᱜ ᱢᱮ ᱛᱚᱵᱮ ᱟᱹᱱᱤᱡ ᱜᱮ ᱟᱢᱟᱜ ᱠᱩᱪ ᱦᱩᱭᱩᱜ ᱛᱟᱢᱟ ᱟᱨ ᱩᱱᱟᱹᱜ ᱜᱷᱟᱸᱫᱽᱨᱤᱧ ᱫᱟᱜ ᱨᱮ ᱵᱟᱢ ᱵᱚᱞᱚᱜᱼᱟ ᱱᱤᱭᱟᱹ ᱜᱮ ᱟᱯᱮ ᱠᱚᱴᱷᱮᱱ ᱱᱮᱦᱚᱨ ᱵᱚᱞᱮ ᱵᱷᱤᱰᱤᱭᱳ ᱟᱞᱚᱯᱮ ᱵᱮᱱᱟᱣ ᱠᱚᱛᱟ ᱠᱚ ᱵᱮᱱᱟᱣᱟ ᱟᱵᱚᱣᱟᱜ ᱥᱚᱢᱟᱡᱽ ᱨᱮᱱᱟᱜ ᱜᱮ ᱩᱲᱟᱹᱜ ᱠᱟᱱᱟ ᱤᱡᱽᱡᱚᱛ ᱟᱨ ᱛᱤᱱᱟᱹᱜ ᱯᱮ ᱩᱲᱟᱹᱣᱟ ᱩᱲᱟᱹᱣ ᱪᱟᱞᱟᱜ ᱠᱟᱱ ᱜᱮᱭᱟ ᱛᱤᱱᱟᱹᱜ ᱯᱮ ᱩᱲᱟᱹᱣᱟ ᱟᱨ ᱪᱮᱫ ᱞᱮᱠᱟ ᱵᱚᱱ ᱵᱩᱡᱷᱟᱹᱣᱟ ᱟᱵᱚ ᱦᱚᱲ ᱢᱟ ᱛᱚᱵᱮ ᱤᱧ ᱡᱟᱫᱟ ᱵᱟᱹᱧ ᱨᱚᱲᱟ ᱵᱟᱥ ᱱᱤᱭᱟᱹ ᱜᱮ ᱱᱤᱭᱟᱹ ᱵᱷᱤᱰᱤᱭᱳ ᱯᱮ ᱧᱮᱞᱮᱫ ᱠᱟᱱᱟ ᱵᱚᱭᱦᱟᱢ ᱧᱮᱞᱮᱫ ᱠᱟᱱ ᱠᱷᱟᱡ ᱱᱤᱭᱟᱹ ᱵᱷᱤᱰᱤᱭᱳ ᱥᱮᱭᱟᱨ ᱢᱮ ᱵᱟᱥᱮ ᱟᱨ ᱢᱤᱫᱴᱟᱝ ᱵᱟᱨ ᱦᱚᱲ ᱚᱱᱠᱟ ᱵᱟᱧᱪᱟᱜ ᱠᱚ ᱵᱷᱤᱰᱤᱭᱳ ᱵᱮᱱᱟᱣ ᱠᱷᱚᱡ ᱵᱩᱡᱷᱟᱹᱣ ᱠᱟᱛᱮ ᱵᱟᱥ ᱱᱤᱭᱟᱹᱜᱮ ᱟᱯᱮ ᱠᱚᱴᱷᱮᱱ ᱱᱮᱦᱚᱨ ᱡᱚᱦᱟᱨ ᱜᱮ